ᱡᱚᱦᱟᱨ ᱜᱮ ᱤᱧ ᱵᱟᱵᱞᱩ ᱴᱩᱰᱩ ᱞᱟᱦᱟᱛᱮ ᱞᱮᱠᱟ ᱜᱮ ᱟᱨᱦᱚᱸ ᱥᱟᱢᱟᱡᱤᱠ ᱠᱤᱥᱟᱹᱧ ᱟᱹᱜᱩ ᱠᱟᱜ ᱛᱟᱵᱚᱱᱟ ᱠᱟᱛᱷᱟᱧ ᱟᱹᱜᱩ ᱠᱟᱜ ᱛᱟᱵᱚᱱᱟ ᱟᱵᱚ ᱠᱚ ᱥᱟᱢᱟᱝ ᱨᱮᱧ ᱫᱚᱦᱚᱭᱮᱫᱟ ᱱᱤᱭᱟᱹ ᱡᱚ ᱠᱟᱛᱷᱟᱧ ᱮᱦᱚᱵ ᱞᱟᱹᱜᱤᱫ ᱱᱤᱭᱟᱹ ᱵᱷᱤᱰᱤᱭᱳᱧ ᱵᱮᱱᱟᱣᱮᱫ ᱠᱟᱱ ᱟᱨ ᱢᱚᱠᱥᱚᱫ ᱫᱚ ᱠᱟᱱ ᱱᱤᱭᱟᱹ ᱫᱚ ᱟᱹᱰᱤ ᱯᱚᱭᱮᱱᱴ ᱨᱮᱱᱟᱜ ᱠᱟᱱᱟ ᱟᱨ ᱟᱵᱚ ᱥᱚᱢᱟᱡᱽ ᱢᱤᱫ ᱮᱠᱛᱟ ᱞᱮᱠᱟᱱᱟᱜ ᱵᱷᱤᱰᱤᱭᱳ ᱫᱚᱧ ᱵᱮᱱᱟᱣᱤᱧ ᱠᱳᱥᱤᱥᱫᱟ ᱟᱯᱮ ᱠᱚ ᱛᱟᱞᱟᱨᱮ ᱫᱚᱦᱚᱧ ᱠᱳᱥᱤᱥᱫᱟ

ᱟᱵᱚ ᱫᱤᱥᱚᱢ ᱫᱤᱥᱚᱢ ᱨᱮ ᱥᱚᱨᱦᱟᱭ ᱵᱚᱱ ᱱᱮᱰᱟᱭᱮᱫᱟ ᱟᱨ ᱮᱱᱮᱡ ᱠᱟᱱᱟ ᱵᱚᱱ ᱥᱮᱨᱮᱧ ᱮᱱᱛᱮ ᱮᱱᱮᱡ ᱠᱟᱱᱟ ᱵᱚᱱ ᱟᱨ ᱵᱚᱱ ᱨᱟᱹᱥᱠᱟᱹ ᱡᱚᱝᱟᱜ ᱠᱟᱱᱟ ᱞᱮᱠᱤᱱ ᱱᱤᱭᱟᱹ ᱡᱚ ᱟᱵᱚ ᱵᱚᱱ ᱮᱱᱮᱡ ᱥᱮᱨᱮᱧᱮᱫ ᱠᱟᱱ ᱱᱤᱭᱟᱹ ᱥᱚᱨᱠᱟᱨ ᱦᱚᱸ ᱵᱚᱞᱮ ᱥᱟᱹᱦᱤ ᱰᱷᱚᱝ ᱛᱮ ᱵᱟᱭ ᱫᱷᱮᱭᱟᱱ ᱠᱟᱜ ᱛᱟᱵᱚᱱᱟ ᱥᱮ ᱵᱟᱵᱚᱱ

ᱪᱮᱫᱟᱜ ᱪᱮᱫᱟᱜ ᱟᱵᱚ ᱦᱚᱲ ᱮᱠᱛᱟ ᱵᱟᱹᱱᱩᱜ ᱵᱚᱱᱟ ᱟᱵᱚ ᱟᱵᱚ ᱦᱚᱲ ᱵᱚᱱ ᱮᱠᱛᱟ ᱛᱚᱵᱮ ᱱᱤᱦᱤ ᱛᱮ ᱟᱵᱚ ᱵᱚᱱ ᱧᱟᱢᱟ ᱥᱮ ᱥᱟᱨᱱᱟ ᱫᱷᱚᱨᱚᱢ ᱫᱷᱚᱨᱚᱢ ᱠᱳᱰ ᱵᱚᱱ ᱧᱟᱢᱟ ᱥᱮ ᱟᱵᱚᱣᱟᱜ ᱚᱞ ᱪᱤᱠᱤ ᱯᱩᱨᱟᱹ ᱮᱱᱛᱮ ᱚᱞ ᱤᱱᱰᱤᱭᱟ ᱨᱮ ᱛᱮ ᱞᱤᱠᱷᱟᱹ ᱟᱵᱚ ᱵᱚᱱ ᱚᱞ ᱫᱟᱲᱮᱭᱟᱜᱼᱟ ᱥᱮ ᱵᱚᱱ ᱯᱟᱲᱦᱟᱣ ᱫᱟᱲᱮᱭᱟᱜᱼᱟ ᱚᱱᱟ ᱵᱷᱮᱞᱩ ᱮᱢᱚᱜᱼᱟ ᱴᱷᱤᱠ ᱟᱵᱚ ᱮᱠᱛᱟ ᱛᱟᱨ ᱵᱟᱹᱱᱩᱜ ᱛᱟᱵᱚᱱᱟ ᱪᱮᱠᱟ ᱵᱚᱱ ᱧᱟᱢᱟ ᱟᱫᱚ ᱚᱱᱟᱜᱤᱧ ᱢᱮᱱᱫᱟ ᱤᱧ ᱫᱚ ᱵᱚᱭᱦᱟ ᱵᱚᱞᱮ ᱟᱵᱚ ᱥᱚᱨᱦᱟᱭ ᱵᱚᱱ ᱱᱮᱰᱟᱭᱮᱫ ᱠᱟᱱ ᱠᱷᱟᱡ ᱫᱚ ᱵᱚᱞᱮ ᱮᱱᱛᱮᱫ ᱱᱚ ᱡᱟᱱᱩᱣᱟᱨᱤ ᱜᱮᱵᱚᱱ ᱱᱤᱭᱟᱹ ᱡᱤᱛᱱᱟ ᱵᱤ ᱱᱤᱭᱟᱹ ᱮᱱᱛᱮ ᱤᱭᱟᱹ ᱦᱤᱱᱫᱩᱥᱛᱷᱟᱱ ᱨᱮ ᱥᱮ ᱱᱤᱭᱟᱹ ᱤᱱᱰᱤᱭᱟ ᱨᱮ ᱱᱚ ᱛᱟᱹᱨᱤᱠᱷ ᱵᱚᱱ ᱢᱟᱱᱟᱣ ᱞᱮᱠᱷᱟᱡ ᱫᱚ ᱟᱹᱰᱤ ᱵᱷᱟᱜᱮ ᱠᱟᱛᱷᱟ ᱦᱩᱭᱩᱜ ᱛᱟᱵᱚᱱᱟ ᱟᱵᱚ ᱢᱟ ᱚᱱᱛᱮ ᱚᱠᱟ ᱫᱚ ᱟᱴ ᱛᱟᱹᱨᱤᱠᱷ ᱚᱠᱟ ᱫᱚ ᱫᱚᱥ ᱛᱟᱹᱨᱤᱠᱷ ᱚᱠᱟ ᱫᱚ ᱟᱭᱢᱟ ᱞᱮᱠᱟᱱ ᱤᱭᱟᱹ ᱫᱤᱱ ᱵᱚᱱ ᱱᱮᱰᱟᱭᱮᱫᱟ ᱚᱱᱟ ᱤᱭᱟᱹ ᱛᱮᱜᱮ ᱥᱚᱨᱠᱟᱨ ᱫᱚ ᱵᱷᱮᱞᱩ ᱵᱟᱭ ᱮᱢᱟᱵᱚᱱ ᱠᱟᱱᱟ ᱱᱤᱭᱟᱹᱜᱮ ᱟᱯᱮ ᱟᱯᱮ ᱴᱷᱮᱱ ᱠᱷᱚᱱ ᱱᱮᱦᱚᱨ ᱵᱚᱞᱮ ᱤᱧᱟᱹᱜ ᱱᱮᱦᱚᱨ ᱟᱯᱮ ᱴᱷᱮᱡ ᱵᱚᱞᱮ ᱱᱚ ᱛᱟᱹᱨᱤᱠᱷ ᱵᱚᱱ ᱱᱮᱰᱟᱭ ᱢᱟ ᱥᱚᱨᱦᱟᱭ ᱛᱚᱵᱮ ᱟᱱᱮ ᱜᱮ ᱟᱵᱚᱣᱟᱜ ᱤᱭᱟᱹ ᱠᱮᱞᱮᱱᱰᱟᱨ ᱦᱚᱸ ᱠᱮᱞᱮᱱᱰᱟᱨ ᱦᱚᱸ ᱪᱷᱟᱯᱟᱜᱼᱟ ᱟᱵᱚᱣᱟᱜ ᱤᱭᱟᱹ ᱛᱮ ᱟᱵᱚ ᱯᱚᱨᱚᱵᱽ ᱟᱵᱚᱣᱟᱜ ᱮᱱᱛᱮ ᱡᱩ ᱱᱤᱭᱚᱢ ᱫᱷᱚᱨᱚᱢ ᱠᱚ ᱛᱟᱵᱚᱱ ᱠᱟᱱ ᱱᱤᱛᱚ ᱪᱷᱟᱯᱟᱜ ᱛᱟᱵᱚᱱᱟ ᱟᱨ ᱟᱵᱚᱣᱟᱜ ᱟᱜᱮ ᱵᱟᱲᱦᱟᱜ ᱛᱟᱵᱚᱱᱟ ᱟᱵᱚ ᱢᱟ ᱮᱱᱛᱮ ᱚᱱᱮ ᱟᱴ ᱛᱟᱹᱨᱤᱠᱷ ᱫᱚ ᱛᱟᱹᱨᱤᱠᱷ ᱵᱚᱱ ᱱᱮᱰᱟᱭ ᱫᱟ ᱵᱟᱥ ᱤᱱᱟᱹᱜᱮ ᱱᱟᱥᱮᱭᱟᱜ ᱵᱟᱝ ᱫᱚ ᱟᱵᱚ ᱞᱮᱵᱲᱟ ᱜᱟᱱᱚᱜ ᱛᱮ ᱵᱟᱝ ᱫᱚ ᱮᱱᱛᱮ ᱪᱮᱫ ᱠᱚ ᱢᱮᱛᱟᱜ ᱠᱟᱱᱟ

ᱤᱧᱟᱹᱜ ᱤᱧ ᱡᱚ ᱦᱤᱥᱟᱹᱵ ᱤᱧ ᱜᱩᱱᱟᱹᱜ ᱠᱟᱱᱟ ᱚᱱᱟᱧ ᱢᱮᱱᱫᱟ ᱰᱮᱵᱽᱲᱟᱹ ᱦᱤᱥᱟᱹᱵ ᱫᱚ ᱚᱱᱠᱟ ᱵᱚᱱ ᱱᱮᱰᱟ ᱤᱭᱟᱹ ᱥᱚᱨᱦᱟᱭ ᱵᱚᱱ ᱱᱮᱰᱟᱭ ᱫᱚ ᱱᱮᱰᱟᱭ ᱫᱚ ᱚᱱᱟᱛᱮ ᱵᱚᱭᱦᱟ ᱡᱟᱦᱟᱸᱭ ᱨᱚᱲ ᱜᱟᱹᱞᱛᱤ ᱠᱷᱟᱡ ᱫᱚ ᱢᱟᱯᱷᱤᱧ ᱠᱷᱚᱡᱚᱜ ᱠᱟᱱᱟ ᱟᱨ ᱞᱮᱠᱤᱱ ᱱᱤᱭᱟᱹ ᱜᱮ ᱟᱯᱮ ᱴᱷᱮᱱ ᱵᱤᱱᱛᱤ ᱢᱮᱱᱟᱜᱼᱟ ᱵᱚᱞᱮ ᱱᱚ ᱛᱟᱹᱨᱤᱠᱷ ᱜᱮᱵᱚᱱ ᱱᱮᱰᱟᱭ ᱢᱟ ᱥᱚᱨᱦᱟᱭ ᱟᱨ ᱡᱟᱦᱟᱱᱟᱜ ᱤᱧ ᱵᱷᱩᱞ ᱠᱮᱫ ᱠᱷᱟᱡ ᱨᱚᱲ ᱵᱟᱹᱲᱛᱤ ᱠᱷᱟᱡ ᱫᱚ